ᱪᱮᱫ ᱵᱚ ᱵᱟᱲᱟᱭ ᱠᱟᱜ ᱠᱷᱟᱱ ᱥᱚᱝᱠᱷᱭᱟ ᱵᱟᱝᱛᱮ ᱦᱮᱸ ᱢᱤᱥᱟᱬ ᱟᱨ ᱯᱷᱮᱰᱟᱬ ᱫᱚ ᱥᱚᱝᱠᱷᱭᱟ ᱵᱚ ᱵᱟᱲᱟᱭ ᱠᱟᱜ ᱮᱱᱟ ᱟᱵᱚ ᱵᱚ ᱠᱚᱨᱟᱣ ᱫᱟᱲᱮᱭᱟᱜᱼᱟ ᱵᱟᱝᱛᱮ ᱟᱪᱪᱷᱟ ᱛᱮᱦᱮᱧ ᱫᱚ ᱚᱱᱟ ᱥᱚᱝᱠᱷᱭᱟ ᱵᱤᱥᱚᱭ ᱜᱮ ᱥᱚᱝᱠᱷᱭᱟ ᱛᱤᱱᱟᱹᱜᱼᱟ ᱚᱱᱟ ᱵᱚ

ᱚᱞ ᱥᱟᱶᱛᱮ ᱱᱚᱜᱼᱚ ᱱᱚᱣᱟ ᱱᱚᱣᱟ ᱫᱚ ᱛᱤᱱᱟᱹᱜ ᱴᱤᱠᱞᱤ ᱢᱮᱱᱟᱜᱼᱟ ᱴᱤᱠᱞᱤ ᱮᱢ ᱟᱠᱟᱱᱟ ᱛᱤᱱᱟᱹᱜ ᱴᱟ ᱴᱤᱠᱞᱤ ᱢᱮᱱᱟᱜᱼᱟ ᱢᱤᱫᱴᱟᱝ ᱢᱤᱫᱴᱟᱝ ᱱᱚᱣᱟ ᱫᱚ ᱠᱚ ᱢᱮᱛᱟᱜᱼᱟ ᱮᱠ ᱵᱩᱡᱷᱟᱹᱣ ᱱᱚᱜᱼᱚ ᱱᱚᱣᱟ ᱮᱠ ᱤᱱᱟᱹ ᱯᱚᱨᱮ ᱛᱤᱱᱟᱹᱜ ᱴᱤ ᱴᱤᱠᱞᱤ ᱮᱢ ᱟᱠᱟᱱᱟ ᱵᱟᱨᱭᱟ ᱱᱚᱣᱟ ᱫᱚᱠᱚ ᱢᱮᱛᱟᱜᱼᱟ ᱫᱩᱭ ᱤᱱᱟᱹ ᱯᱚᱨᱮ ᱛᱤᱱᱟᱹᱜ ᱴᱤ ᱴᱤᱠᱞᱤ ᱮᱢ ᱟᱠᱟᱱᱟ ᱯᱮᱭᱟ ᱱᱚᱣᱟ ᱫᱚᱠᱚ ᱢᱮᱛᱟᱜᱼᱟ ᱛᱤᱱᱤ ᱦᱳᱭ ᱤᱱᱟᱹ ᱯᱚᱨᱮ ᱛᱤᱱᱟᱹᱜ ᱮᱢ ᱟᱠᱟᱱᱟ ᱩᱱᱤ ᱦᱮᱸ ᱪᱟᱨᱤ ᱱᱚᱣᱟ ᱫᱚ ᱪᱟᱨᱤ ᱠᱚ ᱢᱮᱛᱟᱜᱼᱟ ᱦᱳᱭ ᱤᱱᱟᱹ ᱯᱚᱨᱮ ᱛᱤᱱᱟᱹᱜ ᱮᱢ ᱟᱠᱟᱱᱟ ᱯᱟᱸᱪᱚᱴᱤ ᱦᱮᱸ ᱱᱚᱣᱟ ᱫᱚ ᱢᱚᱬᱮ ᱜᱚᱴᱟᱜ ᱠᱚ ᱢᱮᱛᱟᱜᱼᱟ ᱤᱱᱟᱹ ᱯᱚᱨᱮ ᱛᱤᱱᱟᱹᱜ ᱚᱞᱚᱜ ᱠᱟᱱᱟ ᱛᱩᱨᱩᱭ ᱜᱚᱴᱟᱝ ᱱᱚᱣᱟ ᱫᱚ ᱪᱷᱚ ᱠᱚ ᱢᱮᱛᱟᱜᱼᱟ ᱦᱮᱸ ᱤᱱᱟᱹ ᱯᱚᱨᱮ ᱛᱤᱱᱟᱹᱜ ᱠᱚ ᱢᱮᱛᱟᱜᱼᱟ ᱤᱱᱟᱹ ᱯᱚᱨᱮ ᱥᱟᱛ ᱱᱚᱣᱟ ᱫᱚ ᱵᱟᱝ ᱛᱮ ᱚ ᱤᱱᱟᱹ ᱯᱚᱨᱮ ᱛᱤᱱᱟᱹᱜ ᱟᱴᱤ ᱦᱚᱸ ᱟᱴᱤ ᱪᱮᱫ ᱞᱮᱠᱟᱨᱮᱢ ᱵᱟᱰᱟᱭ ᱠᱮᱜᱼᱟ ᱚᱞ ᱟᱠᱟᱱᱟ ᱚᱞ ᱟᱠᱟᱱᱟ ᱦᱮᱸ ᱱᱚᱣᱟ ᱴᱤᱠᱞᱤ ᱵᱚ ᱫᱚᱦᱚ ᱟᱠᱟᱫ ᱟᱨ ᱤᱱᱟᱹ ᱯᱚᱨᱮ ᱫᱚ ᱱᱚ ᱱᱚᱜᱼᱚ ᱱᱚᱰᱮ ᱱᱚ ᱴᱤ ᱴᱤᱠᱞᱤ ᱫᱚᱦᱚ ᱟᱠᱟᱱᱟ ᱤᱱᱟᱹ ᱯᱚᱨᱮ ᱫᱚᱥ ᱛᱮᱦᱮᱧ ᱫᱚ ᱫᱚᱥ ᱱᱚᱜᱼᱚ ᱱᱚᱣᱟ ᱫᱚᱥ ᱴᱤ